ᱦᱮᱞᱳ ᱜᱟᱛᱮ ᱠᱚ ᱥᱟᱱᱟᱢ ᱠᱚ ᱡᱚᱦᱟᱨ ᱜᱮ ᱛᱮᱦᱮᱧᱟᱜ ᱱᱟᱣᱟ ᱵᱞᱚᱜ ᱵᱷᱤᱰᱤᱭᱳ ᱨᱮ ᱱᱟᱣᱟ ᱵᱞᱚᱜ ᱢᱤᱱᱤ ᱵᱷᱤᱰᱤᱭᱳ ᱨᱮ ᱟᱯᱮ ᱡᱚᱛᱚ ᱠᱚᱧ ᱡᱚᱦᱟᱨ ᱟᱯᱮ ᱠᱟᱱᱟ ᱟᱨ ᱤᱧ ᱥᱟᱹᱜᱩᱱ ᱫᱟᱨᱟᱢ ᱟᱯᱮ ᱠᱟᱱᱟ ᱣᱮᱞᱠᱟᱢ ᱟᱯᱮ ᱠᱟᱱᱟ ᱱᱚᱣᱟ ᱱᱟᱣᱟ ᱵᱞᱚᱜ ᱵᱷᱤᱰᱤᱭᱳ ᱨᱮ ᱟᱨ ᱯᱮ ᱧᱮᱞ ᱫᱟᱲᱮ ᱛᱟᱵᱚᱱ ᱠᱟᱱᱟ ᱛᱮᱦᱮᱧ ᱫᱚ ᱥᱮᱛᱟᱜ ᱥᱮᱛᱟᱜ ᱨᱮ ᱢᱟᱱᱮ ᱟᱭᱢᱟ ᱫᱤᱱ ᱯᱚᱨᱮ ᱨᱮ ᱱᱚᱝᱠᱟ ᱵᱩᱡᱷᱟᱹᱜ ᱠᱟᱱᱟ ᱟᱭᱢᱟ ᱫᱤᱱ ᱵᱟᱫ ᱨᱮ ᱠᱩᱲᱦᱟᱹᱣ ᱠᱟᱜᱼᱟ ᱯᱟᱥᱮᱡ ᱚᱱᱠᱟ ᱵᱟᱭ ᱠᱩᱲᱦᱟᱹᱣ ᱵᱟᱲᱟᱭ ᱛᱟᱦᱮᱱᱟ ᱟᱭᱢᱟ ᱫᱤᱱ ᱵᱟᱫ ᱨᱮ ᱱᱚᱝᱠᱟ ᱠᱩᱲᱦᱟᱹᱣ ᱠᱟᱫᱟ ᱟᱫᱚ ᱟᱹᱰᱤ ᱧᱩᱛ ᱜᱮ ᱧᱮᱞᱚᱜ ᱠᱟᱱᱟ ᱟᱯᱮ ᱯᱮ ᱧᱮᱞ ᱫᱟᱲᱮ ᱛᱟᱵᱚᱱ ᱠᱟᱱᱟ ᱛᱟᱭᱚᱢ ᱥᱮᱫ ᱧᱟᱢ ᱠᱮᱫ ᱠᱟᱣᱩᱱᱴ ᱨᱮ ᱟᱨ ᱡᱟᱦᱟᱸ ᱞᱮᱠᱟ ᱱᱚᱰᱮ ᱟᱯᱮ ᱢᱤᱫᱴᱮᱱ ᱜᱟᱹᱰᱭᱟᱹ ᱥᱮ ᱯᱩᱠᱷᱨᱤ ᱥᱮ ᱯᱩᱠᱷᱨᱤ ᱥᱮ ᱪᱟᱹᱣᱠᱟᱹ ᱯᱮ ᱢᱮᱱᱟ ᱟᱫᱚ ᱚᱱᱟ ᱯᱮ ᱧᱮᱞᱮᱫ ᱠᱟᱱ ᱛᱟᱵᱚᱱᱟ ᱱᱚᱜᱼᱚᱭ ᱮᱠᱫᱚᱢ ᱯᱩᱨᱟ ᱢᱮᱛᱟᱜ ᱢᱮ ᱱᱚᱣᱟ ᱫᱟᱜ ᱠᱷᱚᱱ ᱦᱚᱸ ᱢᱟᱱᱮ ᱮᱠᱫᱚᱢ ᱞᱚᱞᱚ ᱜᱮ ᱵᱷᱟᱵᱽ ᱨᱟᱠᱟᱵᱚᱜ ᱠᱟᱱᱟ ᱚᱱᱠᱟ ᱧᱮᱞᱚᱜ ᱠᱟᱱᱟ ᱟᱫᱚ ᱱᱚᱣᱟ ᱜᱟᱹᱰᱭᱟᱹ ᱨᱮᱫᱚ ᱟᱹᱰᱤ ᱢᱚᱴᱟ ᱢᱚᱴᱟ ᱦᱟᱹᱠᱩ ᱢᱮᱱᱟᱜ ᱠᱚᱣᱟ ᱟᱹᱰᱤ ᱢᱚᱴᱟ ᱢᱚᱴᱟ ᱱᱚᱣᱟ ᱯᱩᱠᱷᱨᱤ ᱨᱮᱫᱚ ᱟᱹᱰᱤ ᱢᱚᱴᱟ ᱢᱚᱴᱟ ᱦᱟᱹᱠᱩ ᱢᱮᱱᱟᱜ ᱠᱚᱣᱟ ᱟᱫᱚ ᱱᱤᱛᱚᱜ ᱫᱚ ᱵᱟᱠᱚ ᱧᱮᱞᱚᱜ ᱛᱟᱵᱚᱱᱟ ᱱᱤᱛᱚᱜ ᱫᱚ ᱱᱚᱜᱼᱚᱭ ᱥᱮ ᱩᱱᱠᱩ ᱦᱚᱸᱠᱚ ᱜᱤᱛᱤᱡ ᱵᱟᱲᱟᱣ ᱠᱟᱱᱟ ᱛᱚ ᱵᱟᱨᱦᱮ ᱥᱮᱫ ᱫᱚ ᱵᱟᱠᱚ ᱩᱰᱩᱠ ᱠᱟᱱᱟ ᱛᱚ ᱯᱮ ᱧᱮᱞ ᱫᱟᱲᱮ ᱛᱟᱵᱚᱱ ᱠᱟᱱᱟ ᱯᱩᱨᱟ ᱜᱮ ᱠᱩᱲᱦᱟᱹᱣ ᱠᱟᱜᱼᱟ ᱟᱨ ᱟᱹᱰᱤ ᱢᱚᱡᱽ ᱱᱚᱝᱠᱟ ᱠᱩᱲᱦᱟᱹ ᱨᱮᱫᱚ ᱵᱩᱡᱷᱟᱹᱜᱼᱟ ᱪᱮᱫᱟᱜ ᱥᱮ ᱱᱚᱝᱠᱟ ᱠᱩᱲᱦᱟᱹ ᱨᱮ ᱡᱩᱫᱤᱢ ᱵᱮᱨᱮᱫ ᱩᱰᱩᱠ ᱞᱮᱱᱠᱷᱟᱱ ᱟᱹᱰᱤ ᱯᱷᱟᱨᱱᱟᱣ ᱵᱩᱡᱷᱟᱹᱜᱼᱟ ᱟᱨ ᱪᱮᱫ ᱞᱮᱠᱟ ᱠᱚ ᱢᱮᱱᱟ ᱥᱮᱛᱟᱜ ᱨᱮ ᱵᱮᱨᱮᱫ ᱩᱰᱩᱠᱚᱜ ᱫᱚ ᱟᱹᱰᱤ ᱯᱷᱟᱨᱱᱟᱣ ᱵᱩᱡᱷᱟᱹᱜᱼᱟ ᱟᱨ ᱠᱟᱛᱷᱟ ᱦᱩᱭᱱᱟ ᱮᱠᱥᱟᱨᱥᱟᱭᱤᱡᱽ ᱞᱟᱹᱜᱤᱫ ᱦᱚᱸ ᱟᱹᱰᱤ ᱢᱚᱡᱽ ᱴᱟᱭᱤᱢ ᱠᱟᱱᱟ ᱮᱠᱥᱟᱨᱥᱟᱭᱤᱡᱽ ᱫᱟᱲᱮᱭᱟᱜ ᱟᱢ ᱮᱠᱫᱚᱢ ᱢᱚᱡᱽ ᱮᱢ ᱵᱩᱡᱷᱟᱹᱣᱟ ᱦᱚᱲᱢᱚ ᱡᱤᱣᱤ ᱠᱚ ᱨᱟᱣᱟᱞ ᱜᱮᱢ ᱵᱩᱡᱷᱟᱹᱣᱟ ᱛᱚ ᱮᱠᱥᱟᱨᱥᱟᱭᱤᱡᱚᱜ ᱞᱟᱹᱜᱤᱫ ᱦᱚᱸ ᱟᱹᱰᱤ ᱢᱚᱡᱽ ᱥᱚᱢᱚᱭ ᱟᱨ ᱱᱚᱣᱟ ᱠᱟᱹᱴᱤᱡ ᱦᱩᱰᱤᱧ ᱵᱞᱚᱜ ᱵᱷᱤᱰᱤᱭᱳ ᱨᱮ ᱟᱯᱮ ᱪᱮᱫ ᱞᱮᱠᱟ ᱯᱮ ᱵᱩᱡᱷᱟᱹᱣ ᱛᱟᱵᱚᱱᱟ ᱟᱫᱚ ᱤᱧ ᱫᱚ ᱱᱚᱣᱟ ᱜᱤᱧ ᱢᱮᱱᱟ ᱡᱩᱫᱤ ᱯᱮ ᱡᱟᱦᱟᱸᱭ ᱱᱚᱣᱟ ᱪᱮᱱᱮᱞ ᱨᱮ ᱡᱩᱫᱤ ᱱᱟᱣᱟ ᱯᱮ ᱧᱮᱞᱮᱫ ᱠᱟᱱ ᱛᱟᱵᱚᱱᱟ ᱱᱚᱣᱟ ᱵᱷᱤᱰᱤᱭᱳ ᱛᱟᱦᱚᱞᱮ ᱱᱚᱣᱟ ᱪᱮᱱᱮᱞ ᱥᱟᱵᱥᱠᱨᱟᱭᱤᱵᱽ ᱛᱟᱵᱚᱱ ᱯᱮ ᱟᱨ ᱯᱷᱳᱞᱳᱭ ᱛᱟᱵᱚᱱ ᱯᱮ ᱪᱮᱫᱟᱜ ᱥᱮ ᱱᱚᱝᱠᱟ ᱜᱮ ᱟᱹᱰᱤ ᱛᱟᱢᱟᱢ ᱛᱟᱢᱟᱢ ᱵᱷᱤᱰᱤᱭᱳ ᱦᱤᱡᱩᱜ ᱤᱫᱤᱜ ᱠᱟᱱᱟ ᱱᱚᱣᱟ ᱪᱮᱱᱮᱞ ᱨᱮ ᱢᱟ ᱮᱱᱠᱷᱟᱱ ᱟᱹᱰᱤ ᱵᱟᱹᱲᱛᱤ ᱵᱟᱝ ᱨᱚᱲ ᱠᱟᱛᱮ ᱱᱚᱰᱮ ᱜᱤᱧ ᱦᱩᱠᱩᱢ ᱠᱟᱜ ᱠᱟᱱᱟ ᱡᱚᱦᱟᱨ ᱜᱮ